ᱡᱚᱦᱟᱨ ᱢᱟᱞᱮᱵᱟᱛᱤ ᱡᱮᱨᱮᱫ ᱠᱟᱛᱮ ᱛᱮᱦᱮᱧᱟᱜ ᱯᱟᱹᱨᱥᱤ ᱢᱟᱦᱟ ᱨᱮᱱᱟᱜ ᱠᱟᱹᱢᱤ ᱦᱚᱨᱟ ᱞᱟᱦᱟ ᱥᱮᱫ ᱵᱚᱱ ᱥᱟᱜᱟᱲ ᱛᱟᱵᱚᱱᱟ ᱱᱚᱛᱮ ᱦᱚᱸ ᱛᱷᱚᱲᱟ ᱜᱟᱱ ᱠᱚ

ᱴᱷᱤᱠᱜᱮᱭᱟ ᱱᱤᱛᱚᱜ ᱫᱚ ᱟᱹᱰᱤ ᱨᱟᱹᱥᱠᱟᱹ ᱟᱹᱰᱤ ᱢᱚᱡᱽ ᱛᱟᱭᱱᱚᱢ ᱛᱮ ᱟᱨᱚ ᱦᱟᱸᱜ ᱵᱚᱱ ᱟᱠᱷᱲᱟ ᱵᱚᱱ ᱧᱟᱢ ᱜᱮᱭᱟ ᱵᱚᱱ ᱱᱤᱛᱚᱜ ᱫᱚ ᱱᱚᱰᱮᱱᱟᱜ ᱠᱟᱹᱢᱤ ᱦᱚᱨᱟ ᱵᱚᱱ ᱞᱟᱦᱟᱭ ᱛᱟᱵᱚᱱᱟ ᱡᱚᱦᱟᱨ ᱜᱮ ᱥᱟᱨ ᱱᱤᱛᱚᱜ ᱱᱚᱣᱟ ᱟᱠᱷᱲᱟ ᱨᱮᱱᱟᱜ ᱠᱟᱹᱢᱤ ᱦᱚᱨᱟ ᱞᱟᱭᱤᱵᱷ ᱞᱟᱦᱟᱭ ᱪᱟᱹᱞᱩᱜ ᱠᱟᱱᱟ ᱥᱟᱨ ᱞᱟᱹᱜᱤᱫ ᱛᱮᱫᱚ ᱞᱟᱭᱤᱵᱷ ᱪᱟᱹᱞᱩᱜ ᱠᱟᱱᱟ ᱢᱟᱱᱚᱛᱟᱱ ᱢᱟᱦᱟᱥᱚᱭ ᱱᱚᱣᱟ ᱥᱚᱝᱥᱛᱷᱟ ᱨᱮ ᱤᱭᱟᱹ ᱢᱟᱱᱚᱛᱟᱱ ᱥᱚᱧᱡᱚᱭ ᱢᱟᱨᱟᱱᱰᱤ ᱥᱟᱶᱛᱮ ᱢᱟᱦᱟᱥᱚᱭ ᱜᱩᱨᱩ ᱵᱟᱵᱟ ᱠᱨᱤᱯᱟ ᱥᱟᱱᱛᱟᱲ ᱴᱩᱰᱩ ᱱᱚᱣᱟ ᱢᱟᱭᱤᱠ ᱫᱚᱧ ᱪᱟ ᱞᱟᱹᱜᱤᱫ ᱠᱟᱱᱟ ᱞᱟᱦᱟ ᱛᱮᱱᱟᱜ ᱥᱟᱜᱟᱲ ᱠᱤᱱ ᱞᱟᱜᱟ ᱞᱟᱦᱟᱭ ᱛᱟᱵᱚᱱᱟ ᱟᱹᱰᱤ ᱟᱹᱰᱤ ᱥᱟᱨᱦᱟᱣ ᱛᱮᱦᱮᱧ ᱵᱟᱭᱤᱥ ᱰᱤᱥᱮᱢᱵᱚᱨ ᱫᱩ ᱦᱟᱡᱟᱨ ᱵᱟᱭᱤᱥ ᱥᱟᱱᱛᱟᱞᱤ ᱯᱟᱹᱨᱥᱤ ᱢᱟᱦᱟ ᱵᱚᱱ ᱢᱟᱱᱟᱣᱮᱫ ᱟᱨ ᱚᱱᱟ ᱚᱛᱚᱨ ᱨᱮ ᱡᱟᱦᱟᱸ ᱠᱟᱹᱢᱤ ᱦᱚᱨᱟ ᱵᱷᱤᱰᱤᱭᱳ ᱥᱮᱭᱟᱨ ᱛᱟᱵᱚᱱ ᱯᱮ ᱪᱟᱞᱟᱜ ᱠᱟᱱ ᱛᱟᱵᱚᱱ ᱱᱚᱣᱟ ᱨᱮ ᱢᱟᱺᱡᱷᱤ ᱵᱟᱵᱟ ᱵᱷᱟᱹᱞᱠᱟᱹ ᱟᱛᱳ ᱨᱮᱱ ᱢᱟᱱᱚᱛᱟᱱ ᱫᱚᱨᱵᱟᱨᱤ ᱢᱟᱨᱟᱱᱰᱤ ᱛᱮᱦᱮᱧ ᱢᱟᱨᱟᱝ ᱯᱮᱲᱟ ᱨᱩᱯ ᱛᱮ ᱥᱚᱦᱚᱨ ᱥᱮᱴᱮᱨ ᱟᱠᱟᱱ ᱥᱟᱱᱛᱟᱞ ᱮᱠᱥᱯᱨᱮᱥ ᱨᱮᱱ ᱥᱛᱷᱟᱱᱤᱭ ᱥᱚᱢᱯᱟᱫᱚᱠ ᱢᱟᱱᱚᱛᱟᱱ ᱪᱩᱱᱰᱟ ᱥᱚᱨᱮᱱ ᱥᱤᱯᱟᱦᱤ ᱡᱤ

ᱢᱟᱱᱚᱛᱟᱱ ᱨᱤᱴᱟᱭᱟᱨᱰ ᱰᱤ ᱡᱤ ᱮᱢ ᱢᱟᱱᱚᱛᱟᱱ ᱢᱟᱱᱴᱩᱞᱟᱞ ᱢᱩᱨᱢᱩ ᱢᱩᱠᱷᱤᱭᱟ ᱯᱨᱚᱛᱤᱱᱤᱫᱷᱤ ᱞᱚᱠᱷᱮᱱᱫᱨᱚ ᱢᱟᱨᱟᱱᱰᱤ ᱡᱤ ᱥᱟᱶᱛᱮ ᱡᱟᱦᱟᱸ ᱛᱤᱱᱟᱹᱜ ᱜᱮ ᱱᱚᱰᱮ ᱥᱩᱨ ᱥᱟᱺᱜᱤᱧᱟᱜ ᱟᱛᱳ ᱠᱷᱚᱱ ᱥᱚᱦᱚᱨ ᱥᱮᱴᱮᱨ ᱟᱠᱟᱱ ᱥᱟᱱᱟᱢ ᱢᱟᱺᱡᱷᱤ ᱵᱟᱵᱟ ᱠᱚ ᱱᱟᱭᱠᱮ ᱵᱟᱵᱟ ᱠᱚ ᱯᱟᱨᱟᱱᱤᱠ ᱵᱟᱵᱟ ᱵᱷᱚᱛᱛᱚ ᱵᱟᱵᱟ ᱜᱚᱰᱮᱛ ᱵᱟᱵᱟ ᱡᱚᱜᱽ ᱢᱟᱺᱡᱷᱤ ᱵᱟᱵᱟ ᱟᱨ ᱡᱟᱦᱟᱸ ᱛᱤᱱᱟᱹᱜ ᱜᱮ ᱱᱚᱰᱮ ᱥᱚᱦᱚᱨ ᱥᱟᱺᱜᱤᱧ ᱠᱷᱚᱱ ᱵᱚᱱ ᱥᱚᱦᱚᱨ ᱥᱮᱴᱮᱨ ᱟᱠᱟᱱ ᱜᱚ ᱛᱟᱠᱚ ᱵᱟᱵᱟ ᱛᱟᱠᱚ ᱵᱚᱭᱦᱟ ᱢᱤᱥᱤ ᱠᱚ ᱟᱨ ᱥᱟᱱᱟᱢ ᱯᱮᱲᱟ ᱠᱚ

ᱮᱱᱠᱷᱟᱱ ᱠᱟᱹᱴᱤᱡ ᱥᱚᱢᱚᱭ ᱵᱷᱤᱛᱨᱤ ᱨᱮᱜᱮ ᱪᱟᱨ ᱜᱟᱱ ᱟᱵᱚᱣᱟᱜ ᱱᱚᱣᱟ ᱠᱟᱨᱡᱚᱠᱨᱚᱢ ᱵᱚᱱ ᱯᱩᱨᱟᱹᱣᱟ ᱮᱱᱠᱷᱟᱱ ᱥᱟᱱᱟᱢ ᱠᱷᱚᱱ ᱮᱦᱚᱵ ᱨᱮ ᱥᱤᱫᱩ ᱠᱟᱹᱱᱩ ᱥᱮᱵᱟ ᱥᱚᱝᱥᱛᱷᱟ ᱨᱮᱱ ᱚᱫᱷᱭᱚᱠ ᱢᱟᱱᱚᱛᱟᱱ ᱡᱚᱜᱫᱤᱥ ᱴᱩᱰᱩ ᱴᱷᱮᱱ ᱱᱮᱦᱚᱨᱚᱜᱼᱟ ᱢᱤᱫ ᱵᱟᱨ ᱠᱟᱛᱷᱟ ᱢᱮᱱ ᱠᱟᱛᱮ ᱛᱮᱦᱮᱧᱟᱜ ᱱᱚᱣᱟ ᱠᱟᱨᱡᱚᱠᱨᱚᱢ ᱮ ᱮᱦᱚᱵ ᱛᱟᱵᱚᱱᱟ ᱢᱟᱱᱚᱛᱟᱱ ᱡᱚᱜᱽᱫᱤᱥ ᱴᱩᱰᱩ ᱡᱤ

ᱢᱟᱦᱟ ᱥᱮᱢᱮᱞᱮᱫ ᱥᱤᱫᱩ ᱠᱟᱹᱱᱩ ᱥᱮᱵᱟ ᱥᱚᱝᱥᱛᱷᱟ ᱦᱚᱣᱟ ᱩᱢᱩᱞ ᱨᱮ ᱵᱟᱹᱞᱠᱟᱹ ᱵᱟᱲᱮ ᱵᱩᱴᱟᱹ ᱴᱟᱺᱰᱤ ᱨᱮ ᱡᱟᱦᱟᱸ ᱥᱟᱵ ᱥᱟᱯᱲᱟᱣ ᱟᱠᱟᱱᱟ ᱱᱚᱣᱟ ᱨᱮ ᱥᱟᱺᱜᱤᱧ ᱫᱤᱥᱚᱢ ᱠᱷᱚᱱ ᱢᱟᱨᱟᱝ ᱯᱮᱲᱟ ᱞᱮᱠᱟᱛᱮ ᱥᱚᱦᱚᱨ ᱥᱮᱴᱮᱨ ᱟᱠᱟᱱ ᱥᱟᱱᱛᱟᱞᱤ ᱵᱷᱟᱥᱟ ᱥᱟᱶᱦᱮᱫ ᱦᱟᱨᱟ ᱵᱩᱨᱩᱭ ᱞᱟᱹᱜᱤᱫ ᱡᱤᱭᱚᱱ ᱜᱮ ᱟᱞᱟᱭ ᱟᱠᱟᱱ ᱚᱱᱚᱬᱦᱤᱭᱟᱹ ᱚᱱᱚᱞᱤᱭᱟᱹ ᱧᱩᱛᱩᱢᱟᱱ ᱛᱮᱵᱚᱱ ᱵᱟᱲᱟᱭ ᱠᱟᱱ ᱢᱟᱱ ᱪᱩᱱᱰᱟᱹ ᱥᱚᱨᱮᱱ ᱥᱤᱯᱟᱦᱤ ᱥᱤᱫᱩ ᱠᱟᱹᱱᱩ ᱥᱮᱵᱟ ᱥᱚᱝᱥᱛᱷᱟ ᱥᱮᱫ ᱠᱷᱚᱱ ᱫᱩᱞᱟᱹᱲ ᱥᱟᱞᱟᱜ ᱟᱛᱟᱝ ᱫᱟᱨᱟᱢ ᱠᱟᱛᱮ ᱡᱚᱦᱟᱨ ᱮ ᱪᱟᱞᱟᱜ ᱠᱟᱱᱟ ᱵᱚᱱ ᱥᱟᱶᱛᱟ ᱴᱷᱤᱠ ᱥᱮ ᱞᱟᱹᱭ ᱨᱮᱱᱟ ᱪᱟᱨᱡᱽ ᱵᱚᱦᱩᱛ ᱴᱷᱤᱠ ᱨᱟ ᱱᱚᱰᱮ ᱥᱮᱴᱮᱨ ᱟᱠᱟᱱ ᱢᱟᱱᱚᱛᱟᱱ मान

ᱟᱨ ᱟᱹᱪᱩᱭᱮᱫ ᱵᱚᱱ ᱥᱮ ᱟᱨ ᱟᱹᱪᱩᱭᱮᱫ ᱠᱚ ᱟᱹᱰᱤ ᱟᱹᱰᱤ ᱟᱭᱟᱜ ᱥᱚᱢᱚᱭ ᱱᱚᱣᱟ ᱨᱮ ᱮᱢ ᱟᱠᱟᱫᱟ ᱢᱟᱱ ᱴᱷᱟᱹᱠᱩᱨ ᱯᱨᱚᱥᱟᱫᱽ ᱢᱩᱨᱢᱩ ᱟᱢ ᱦᱚᱸ ᱥᱤᱫᱩ ᱠᱟᱹᱱᱩ ᱥᱮᱵᱟ ᱥᱚᱝᱥᱛᱷᱟ ᱥᱮᱱ ᱠᱷᱚᱱ ᱱᱮᱦᱚᱨ ᱡᱚᱦᱟᱨ ᱮ ᱪᱟᱞᱟᱜ ᱠᱟᱱᱟ ᱚᱱᱠᱟ ᱞᱮᱠᱟᱛᱮ ᱟᱵᱚ ᱛᱟᱞᱟᱨᱮ ᱥᱚᱦᱚᱨ ᱥᱮᱴᱮᱨ ᱟᱠᱟᱱ

ᱱᱩᱭ ᱦᱚᱸ ᱟᱵᱚᱣᱟᱜ ᱥᱟᱹᱨᱤ ᱥᱟᱨᱱᱟ ᱫᱷᱚᱨᱚᱢ ᱵᱟᱧᱪᱟᱣ ᱞᱟᱹᱜᱤᱫ ᱥᱟᱶᱛᱮ ᱥᱚᱢᱟᱡᱽ ᱨᱮᱱᱟᱜ ᱡᱟᱦᱟᱸ ᱮᱴᱠᱮᱴᱚᱬᱮ ᱞᱟᱜᱟ ᱯᱷᱟᱨᱟᱠ ᱞᱟᱹᱜᱤᱫ ᱟᱭᱟᱜ ᱡᱤᱣᱤ ᱱᱚᱣᱟ ᱥᱚᱢᱟᱡᱽ ᱨᱮ ᱫᱚᱱ ᱠᱷᱟᱫᱽᱞᱤ ᱟᱠᱟᱫ ᱞᱮᱠᱟᱭ ᱮᱢ ᱟᱠᱟᱫ ᱢᱟᱱ ᱰᱟᱠᱛᱟᱨ

ᱡᱟᱦᱟᱸ ᱫᱚ ᱥᱟᱱᱛᱷᱟᱞᱤ ᱥᱟᱹᱦᱤᱛ ᱥᱟᱶᱛᱮ ᱥᱟᱱᱛᱷᱟᱞᱤ ᱵᱷᱟᱥᱟ ᱪᱤᱠᱟ ᱞᱮᱠᱟᱛᱮ ᱦᱟᱨᱟ ᱵᱩᱨᱩᱜᱼᱟ ᱚᱱᱟ ᱠᱚ ᱥᱟᱵᱟᱫ ᱢᱩᱨᱟᱹ ᱵᱮᱱᱟᱣ ᱨᱮ ᱟᱭᱟᱜ ᱡᱤᱭᱚᱱᱮ ᱟᱞᱟᱭ ᱟᱠᱟᱫ ᱢᱟᱱ ᱯᱟᱞᱴᱚᱱ ᱢᱩ ᱥᱤᱫᱩ ᱠᱟᱹᱱᱩ ᱥᱮᱵᱟ ᱥᱚᱝᱥᱛᱷᱟ ᱠᱷᱚᱱ ᱟᱢ ᱡᱚᱦᱟᱨᱮ ᱪᱟᱞᱟᱜ ᱛᱟᱨᱯᱚᱨᱮ ᱱᱚᱝᱠᱟ ᱜᱮ ᱱᱚᱣᱟ ᱴᱟᱺᱰᱤ ᱨᱮ ᱥᱮᱴᱮᱨ ᱢᱮᱱᱟᱜ ᱟᱠᱟᱫ ᱵᱚᱱ ᱟᱛᱳ ᱟᱛᱳ ᱛᱮ ᱥᱮᱴᱮᱨ ᱟᱠᱟᱱ ᱢᱟᱺᱡᱷᱤ ᱵᱟᱵᱟ ᱠᱚ ᱢᱚᱬᱮ ᱦᱚᱲ ᱠᱚ ᱱᱟᱪᱚᱱᱤᱭᱟᱹ ᱢᱟᱱᱫᱚᱲᱤᱭᱟᱹ ᱜᱟᱹᱭᱱᱟᱦᱟ ᱟᱨ ᱨᱩᱥᱤᱠᱟ ᱠᱚ ᱥᱤᱫᱩ ᱠᱟᱹᱱᱩ ᱥᱮᱵᱟ ᱥᱚᱝᱥᱛᱷᱟ ᱥᱮᱱ ᱠᱷᱚᱱ ᱟᱯᱮ ᱦᱚᱸ ᱥᱟᱭ ᱥᱟᱭ ᱡᱚᱦᱟᱨᱮ ᱪᱟᱞ ᱟᱯᱮ ᱠᱟᱱᱟ ᱵᱚᱸᱜᱟ ᱵᱟᱨᱟ ᱜᱚ ᱵᱟᱵᱟ ᱵᱚᱭᱦᱟ ᱢᱤᱥᱤ ᱠᱚ ᱥᱟᱶᱛᱮ ᱨᱟᱡᱽ ᱟᱹᱨᱤ ᱪᱟᱞᱟᱣ ᱵᱟᱱᱟᱣ ᱨᱮ ᱜᱚᱲᱚ ᱢᱮᱱᱟᱜ ᱟᱠᱟᱫ ᱠᱚ ᱱᱤᱭᱟᱹ ᱠᱚᱨᱮᱱ ᱡᱱᱯᱨᱚᱛᱤᱱᱤᱫᱷᱤ ᱠᱚ ᱩᱱᱠᱩ ᱦᱚᱸ ᱱᱚᱣᱟ ᱥᱤᱫᱩ ᱠᱟᱹᱱᱩ ᱥᱮᱵᱟ ᱥᱚᱝᱥᱛᱷᱟ ᱥᱮ ᱠᱷᱚᱱ ᱜᱚᱲᱚᱭ ᱡᱚᱦᱟᱨᱮ ᱪᱟᱞ ᱟᱠᱚ ᱠᱟᱱᱟ

ᱜᱳᱯᱤᱱᱟᱛᱷ ᱰᱤ ᱨᱮ ᱨᱮᱠᱷᱟ ᱢᱩᱨᱢᱩ ᱛᱮᱥᱟᱨ ᱥᱤᱨᱯᱟᱹ ᱦᱟᱢᱮᱴ ᱟᱠᱟᱫᱟ ᱢᱚᱥᱢᱤ ᱢᱟᱨᱟᱱᱰᱤ ᱟᱛᱳ ᱡᱤᱞᱤᱝ ᱴᱟᱺᱰᱤ ᱢᱚᱥᱢᱤ ᱢᱟᱨᱟᱱᱰᱤ ᱵᱤᱴᱤ ᱟᱢ ᱡᱟᱦᱟᱸ ᱥᱮᱫ ᱨᱮᱜᱮ ᱦᱮᱱᱟᱜ ᱢᱮᱭᱟ ᱱᱚᱰᱮ ᱢᱚᱧᱪ ᱥᱮᱫ ᱦᱤᱡᱩᱜ ᱠᱟᱱᱟ ᱟᱨ ᱛᱮᱥᱟᱨ ᱥᱤᱨᱯᱟᱹ ᱜᱮ ᱥᱚᱧᱡᱤᱵ ᱠᱩᱢᱟᱨ ᱦᱟᱸᱥᱫᱟ ᱦᱟᱢᱮᱴ ᱟᱠᱟᱫᱟᱭ ᱱᱩᱭ ᱫᱚ ᱥᱟᱦᱟᱨᱟᱡᱽ ᱟᱛᱳ ᱨᱮᱱ ᱵᱟᱹᱵᱩ ᱥᱚᱧᱡᱤᱵ ᱠᱩᱢᱟᱨ ᱦᱟᱸᱥᱫᱟ ᱟᱢ ᱡᱟᱦᱟᱸ ᱥᱮᱫ ᱨᱮᱜᱮ ᱦᱮᱱᱟᱜ ᱢᱮᱭᱟ ᱱᱚᱰᱮ ᱢᱚᱧᱪ ᱴᱷᱮᱱ ᱦᱤᱡᱩᱜ ᱠᱟᱱᱟ ᱟᱨ ᱢᱤᱫ ᱫᱚᱢ ᱧᱩᱛᱩᱢ ᱤᱧ ᱢᱮᱱ ᱮᱫᱟ ᱨᱟᱡᱮᱥ ᱵᱟᱥᱠᱮ ᱨᱮᱠᱷᱟ ᱢᱩᱨᱢᱩ ᱢᱚᱥᱢᱤ ᱢᱟᱨᱟᱱᱰᱤ

ᱱᱚᱣᱟ ᱫᱚ ᱛᱮᱥᱟᱨ ᱥᱤᱨᱯᱟᱹ ᱥᱚᱧᱡᱤᱵ ᱠᱩᱢᱟᱨ ᱦᱟᱸᱥᱫᱟ ᱟᱛᱳ ᱛᱟᱭ ᱥᱟᱦᱟᱨᱟᱡᱽ ᱟᱨ ᱱᱚᱣᱟ ᱫᱚ ᱢᱚᱥᱢᱤ ᱢᱟᱨᱟᱱᱰᱤ ᱟᱛᱳ ᱡᱤᱞᱤᱝ ᱴᱟᱺᱰᱤ ᱱᱚᱣᱟ ᱦᱚᱸ ᱛᱮᱥᱟᱨ ᱥᱤᱨᱯᱟᱹ ᱠᱟᱱ ᱜᱮᱭᱟ ᱟᱨ ᱱᱩᱭ ᱫᱚ ᱮᱢᱟᱭ ᱠᱟᱱᱟᱭ ᱢᱟᱱᱚᱛᱟᱱ ᱪᱮᱫ ᱦᱩᱭᱩᱜ ᱠᱟᱱᱟ ᱵᱚᱭᱦᱟ ᱱᱚᱰᱮ ᱫᱚ ᱨᱩᱯ ᱫᱷᱮᱱ ᱥᱚᱨᱮᱱ ᱞᱟᱭᱤᱵᱷ ᱢᱮᱱᱟᱜᱼᱟ ᱞᱟᱭᱤᱵᱷ ᱢᱮᱥᱠᱚᱭ ᱚᱱᱚᱞᱤᱭᱟᱹ ᱦᱟᱸᱥᱫᱟ ᱞᱟᱭᱤᱵᱷ ᱨᱮ ᱞᱟᱭᱤᱵᱷ ᱪᱟᱞᱟᱜ ᱠᱟᱱᱟ ᱢᱮᱱ ᱢᱮ ᱱᱚᱰᱮ ᱫᱚ ᱵᱟᱭᱤᱥ ᱫᱤᱥᱚᱢ ᱥᱟᱱᱟᱢ ᱦᱚᱲ ᱛᱤᱱ ᱵᱚᱱ ᱛᱷᱟᱭᱚ ᱜᱮᱭᱟ ᱥᱚᱝᱵᱤᱫᱷᱟᱱ ᱨᱮ ᱟᱵᱚ ᱟᱫᱷᱤᱠᱟᱨ ᱵᱚᱱ ᱧᱟᱢ ᱠᱮᱫᱟ ᱵᱚᱞᱮ ᱥᱟᱱᱛᱟᱞᱤ ᱦᱚᱸ ᱢᱤᱫᱴᱮᱱ ᱵᱷᱟᱥᱟ ᱦᱮᱱᱟᱜᱼᱟ ᱴᱷᱤᱠ ᱜᱮᱭᱟ ᱚᱱᱟ ᱵᱷᱟᱥᱟ ᱨᱮᱱᱟᱜ ᱜᱮ ᱡᱤᱛᱠᱟᱹᱨ ᱟᱵᱚ ᱡᱟᱦᱟᱸ ᱡᱤᱛᱠᱟᱹᱨ ᱢᱟᱦᱟ ᱞᱮᱠᱟᱛᱮᱵᱚᱱ ᱢᱟᱱᱟᱣᱮᱫᱼᱟ ᱛᱤᱦᱤᱧ ᱦᱩᱭᱩᱜ ᱠᱟᱱᱟ

ᱟᱨ ᱢᱩᱪᱟᱹᱫ ᱨᱮ ᱥᱟᱱᱟᱢ ᱠᱚᱜᱮ ᱥᱟᱹᱜᱩᱱ ᱯᱟᱹᱨᱥᱤ ᱢᱟᱦᱟ ᱟᱨ ᱟᱹᱰᱤ ᱨᱟᱹᱥᱠᱟᱹ ᱠᱟᱛᱮ ᱟᱞᱮ ᱫᱚᱞᱮ ᱢᱟᱱᱟᱣᱮᱫ ᱠᱟᱱᱟ ᱟᱯᱮ ᱠᱚᱯᱮ ᱢᱟᱱᱟᱣᱮᱫ ᱠᱟᱱᱟ ᱥᱮ ᱵᱟᱝ ᱠᱚᱢᱮᱱᱴ ᱨᱮ ᱞᱟᱹᱭ ᱛᱟᱵᱚᱱ ᱯᱮ ᱢᱟ ᱮᱱᱠᱷᱟᱱ ᱞᱟᱭᱤᱵᱽ ᱛᱮᱦᱮᱧᱟᱜ ᱞᱟᱭᱤᱵᱽ ᱫᱚ ᱱᱚᱰᱮ ᱜᱮ ᱢᱩᱪᱟᱹᱫ ᱠᱟᱱ ᱛᱟᱵᱚᱱᱟ ᱥᱟᱱᱟᱢ ᱠᱚᱜᱮ ᱡᱚᱦᱟᱨ ᱟᱨ ᱱᱩᱭ ᱥᱤᱨᱯᱟᱹ ᱥᱤᱨᱯᱟᱹᱭ ᱪᱟᱞᱟᱭᱟ ᱰᱚᱠᱴᱚᱨ ᱡᱚᱜᱽᱫᱤᱯ ᱳᱨᱟᱣ